ᱡᱚᱦᱟᱨ ᱜᱮ ᱵᱷᱟᱨᱚᱛ ᱫᱤᱥᱚᱢ ᱨᱤᱱ ᱡᱚᱛᱚ ᱥᱟᱱᱛᱟᱲᱤ ᱜᱚᱜᱚ ᱵᱟᱵᱟ ᱟᱨ ᱵᱷᱟᱹᱭ ᱢᱤᱥᱤ ᱠᱚ ᱛᱮᱦᱮᱧ ᱤᱝᱨᱮᱡᱤ ᱢᱟᱹᱦᱤᱛ ᱪᱷᱟᱵᱵᱤᱥ ᱡᱟᱱᱩᱣᱟᱨᱤ ᱵᱷᱟᱨᱚᱛ ᱫᱤᱥᱚᱢ ᱨᱮᱱᱟᱝ ᱨᱤᱯᱟᱵᱽᱞᱤᱠ ᱰᱮ ᱢᱮᱛᱟᱜ ᱜᱚᱬᱚᱛᱚᱱᱛᱨᱚ ᱫᱤᱵᱚᱥ᱾ ᱫᱤᱥᱚᱢ ᱥᱣᱟᱫᱷᱤᱱ ᱞᱮᱱᱟ ᱩᱱᱤᱥᱥᱚ ᱥᱚᱛᱪᱟᱞᱞᱤᱥ ᱥᱟᱞ ᱚᱜᱚᱥᱴ ᱯᱚᱱᱫᱽᱨᱚ ᱢᱟᱹᱦᱤᱛ᱾ ᱩᱯᱨᱤᱭᱟᱹ ᱤᱝᱨᱮᱡᱽ ᱠᱚ ᱧᱤᱨ ᱥᱮᱱ ᱮᱱᱟ ᱫᱤᱥᱚᱢ ᱵᱟᱹᱜᱤ ᱠᱟᱛᱮ᱾ ᱢᱮᱱᱠᱷᱟᱱ ᱵᱟᱵᱚᱱ ᱧᱟᱢ ᱞᱮᱫᱟ ᱯᱷᱩᱨᱜᱟᱹᱞ ᱜᱚᱴᱟᱜᱚᱴᱤ᱾ ᱟᱯᱱᱟᱨᱟᱜ ᱩᱭᱦᱟᱹᱨ ᱵᱤᱪᱟᱹᱨ ᱯᱷᱚᱴᱮᱞ ᱨᱮᱭᱟᱜ, ᱟᱹᱛᱩ ᱫᱤᱥᱚᱢ ᱛᱮᱝᱜᱮᱱ ᱨᱮᱭᱟᱜ᱾ ᱠᱷᱮᱛ ᱵᱟᱲᱜᱮ ᱪᱟᱥ ᱨᱮᱭᱟᱜ, ᱵᱮᱯᱟᱨ ᱵᱟᱹᱱᱤᱡᱽ ᱨᱮᱭᱟᱜ, ᱫᱷᱚᱨᱚᱢ ᱠᱚᱨᱚᱢ ᱫᱮᱵᱟ ᱥᱮᱵᱟ ᱨᱮᱭᱟᱜ, ᱡᱚᱢ ᱧᱩ ᱦᱚᱨᱚᱜ ᱵᱟᱸᱫᱮ ᱨᱮᱭᱟᱜ, ᱫᱟᱲᱟᱱ ᱨᱮᱭᱟᱜ, ᱵᱟᱝ ᱛᱟᱦᱮᱸ ᱠᱟᱱᱟ ᱟᱯᱱᱟᱨ ᱛᱮ ᱡᱟᱦᱟᱱᱟᱜ ᱠᱟᱹᱢᱤ ᱛᱩᱞᱟᱹᱣ ᱨᱮᱭᱟᱜ ᱦᱚᱠ᱾ ᱱᱚᱣᱟ ᱠᱚ ᱦᱚᱠ ᱧᱟᱢ ᱞᱟᱹᱜᱤᱫ ᱛᱮ ᱡᱟᱹᱨᱩᱲᱚᱜ ᱠᱟᱱ ᱛᱟᱦᱮᱸᱫ ᱠᱤᱪᱷᱩ ᱟᱹᱱᱼᱟᱹᱨᱤ, ᱠᱤᱪᱷᱩ ᱨᱟᱭᱨᱤᱛ᱾ ᱫᱤᱥᱚᱢ ᱨᱤᱱ ᱟᱭᱢᱟ ᱜᱟᱹᱠᱷᱩᱲ ᱜᱚᱢᱠᱮ ᱠᱚ ᱡᱩᱢᱤᱫᱽ ᱠᱟᱛᱮ ᱵᱮᱱᱟᱣ ᱠᱮᱫᱟ ᱠᱚ ᱢᱤᱫ ᱚᱞ ᱟᱹᱱᱟᱹᱨᱤ ᱢᱮᱛᱟᱜ ᱥᱚᱢᱵᱤᱫᱷᱟᱱ ᱚᱱᱟ ᱥᱚᱢᱵᱤᱫᱷᱟᱱ ᱞᱟᱹᱜᱩᱭᱮᱱᱟ ᱩᱱᱤᱥᱥᱚ ᱯᱚᱪᱟᱥ ᱥᱟᱞ ᱡᱟᱱᱩᱣᱟᱨᱤ ᱪᱷᱟᱵᱵᱤᱥ ᱢᱟᱹᱦᱤᱛ ᱠᱷᱚᱱ ᱥᱚᱢᱵᱤᱫᱷᱟᱱ ᱨᱮᱱᱟᱝ ᱢᱩᱞ ᱦᱩᱫᱤᱥ ᱥᱣᱟᱫᱷᱤᱱ ᱛᱮ ᱡᱤᱵᱚᱱ ᱡᱟᱯᱚᱱ ᱨᱮᱭᱟᱜ ᱡᱚᱛᱚᱣᱟᱜ ᱨᱮ ᱡᱮᱢᱚᱱ ᱥᱣᱟᱫᱷᱤᱱ ᱵᱚᱱ ᱧᱟᱢ ᱱᱚᱝᱠᱟ ᱡᱮ ᱚᱠᱚᱭ ᱡᱩᱫᱤ ᱟᱵᱚ ᱠᱚ ᱢᱚᱱᱫᱨᱮ ᱡᱟᱹᱛᱤ ᱜᱳᱥᱴᱤ ᱢᱮᱱ ᱠᱟᱛᱮ ᱫᱷᱚᱨᱚᱢ ᱵᱤᱥᱮᱥ ᱢᱮᱱ ᱠᱟᱛᱮ ᱪᱷᱩᱣᱟᱹᱪᱷᱩᱛ ᱢᱮᱱ ᱠᱟᱛᱮ ᱮᱴᱠᱮᱴᱚᱬᱮ ᱫᱚᱞᱟᱫᱚᱞᱤ ᱥᱤᱨᱡᱟᱹᱣ ᱥᱩᱯᱨᱤᱢ ᱠᱳᱨᱴ ᱫᱷᱟᱹᱵᱤᱡ ᱵᱚᱱ ᱥᱮᱱ ᱠᱮᱭᱟ ᱚᱱᱟ ᱠᱚ ᱵᱤᱨᱩᱫᱷ ᱛᱮ᱾ ᱚᱱᱟ ᱥᱚᱢᱵᱤᱫᱷᱟᱱ ᱜᱮ ᱞᱟᱹᱜᱩᱭᱮᱱᱟ ᱜᱚᱬᱚᱛᱚᱱᱛᱨᱚ ᱫᱤᱵᱚᱥ ᱠᱷᱚᱱ᱾ ᱛᱚ, ᱱᱚᱣᱟ ᱨᱤᱯᱚᱵᱽᱞᱤᱠ ᱰᱮ ᱨᱮᱱᱟᱝ ᱱᱟᱜᱟᱢ ᱱᱚᱝᱠᱟ ᱞᱮᱠᱟ᱾ ᱩᱱᱤᱥᱥᱚ-ᱩᱱᱛᱨᱤᱥ ᱥᱟᱞ ᱰᱤᱥᱮᱢᱵᱚᱨ ᱟᱴᱷᱟᱭᱤᱥ ᱢᱟᱹᱦᱤᱛ ᱢᱤᱫ ᱫᱩᱯᱩᱲᱩᱵ ᱡᱩᱢᱤᱫ ᱦᱩᱭ ᱞᱮᱱᱟ ᱞᱟᱦᱚᱨ ᱨᱮ᱾ ᱚᱱᱟ ᱫᱩᱯᱩᱲᱩᱵ ᱨᱮ ᱫᱮᱥᱣᱟᱨᱤ ᱫᱤᱥᱚᱢ ᱢᱮᱛᱟᱜ ᱯᱩᱨᱱᱚ ᱥᱣᱚᱨᱟᱡᱽ ᱨᱮᱱᱟᱝ ᱮ ᱫᱟᱹᱵᱤ ᱞᱮᱫᱟ ᱯᱚᱸᱰᱤᱛ ᱡᱚᱵᱚᱦᱚᱨᱞᱟᱞ ᱱᱮᱦᱨᱩ᱾ ᱚᱱᱟ ᱠᱟᱛᱷᱟ ᱯᱟᱥᱱᱟᱣ ᱮᱱᱟ ᱜᱚᱴᱟ ᱫᱤᱥᱚᱢ᱾ ᱫᱮᱥᱣᱟᱨᱤ ᱫᱤᱥᱚᱢ ᱨᱮᱭᱟᱜ ᱜᱮᱠᱚ ᱫᱟᱹᱵᱤ ᱠᱮᱫᱟ ᱫᱤᱥᱚᱢ ᱡᱟᱠᱮᱴ ᱦᱚᱲ᱾ ᱚᱱᱟ ᱫᱩᱯᱩᱲᱩᱵ ᱨᱮᱱᱟᱝ ᱠᱤᱪᱷᱩ ᱫᱤᱱ ᱵᱟᱫᱽ ᱠᱟᱹᱥᱟᱹᱭ ᱜᱟᱰᱟ ᱵᱟᱝᱢᱟ ᱨᱚᱵᱤ ᱜᱟᱰᱟ ᱟᱲᱮ ᱨᱮ ᱯᱟᱹᱦᱤᱞ ᱫᱷᱟᱣ ᱠᱚ ᱚᱴᱟᱝ ᱠᱮᱫᱟ ᱯᱷᱩᱨᱜᱟᱹᱞ ᱪᱤᱨ᱾ ᱡᱚᱵᱟᱦᱚᱨᱞᱟᱞ ᱱᱮᱦᱨᱩ ᱟᱨ ᱥᱟᱶᱛᱮ ᱠᱚ᱾ ᱚᱱᱟ ᱫᱤᱱ ᱛᱟᱦᱮᱸ ᱠᱟᱱᱟ ᱩᱱᱤᱥ ᱥᱚ ᱛᱤᱨᱤᱥ ᱥᱟᱞ ᱡᱟᱱᱩᱣᱟᱨᱤ ᱪᱷᱟᱵᱵᱤᱥ ᱢᱟᱹᱦᱤᱛ᱾ ᱚᱱᱟ ᱜᱮ ᱡᱟᱣ ᱥᱮᱨᱢᱟ ᱯᱟᱞᱚᱱ ᱟᱹᱜᱩᱭᱮᱱᱟ ᱥᱤᱢᱵᱚᱞᱤᱠ ᱤᱱᱰᱤᱯᱮᱱᱰᱮᱱᱥ ᱰᱮ ᱢᱮᱛᱟᱜ ᱥᱣᱟᱫᱷᱤᱱ ᱨᱮᱱᱟᱝ ᱪᱤᱱᱦᱟᱹ ᱫᱤᱱ ᱢᱮᱱ ᱠᱟᱛᱮ᱾ ᱤᱱᱟᱹ ᱛᱟᱭᱱᱚᱢ ᱥᱮᱴᱮᱨᱮᱱᱟ ᱩᱱᱤᱥ ᱥᱚ ᱥᱟᱛᱪᱟᱞᱞᱤᱥ ᱥᱟᱞ ᱟᱜᱚᱥᱴ ᱯᱚᱱᱫᱽᱨᱚ ᱢᱟᱹᱦᱤᱛ ᱟᱵᱚ ᱫᱤᱥᱚᱢ ᱥᱣᱟᱫᱷᱤᱱ ᱮᱱᱟ᱾ ᱫᱤᱥᱚᱢ ᱥᱣᱟᱫᱷᱤᱱ ᱠᱟᱛᱮ ᱛᱟᱦᱮᱸ ᱠᱟᱱᱟ ᱢᱤᱫ ᱟᱹᱱᱟᱹᱨᱤ ᱨᱮᱱᱟᱝ ᱡᱟᱹᱨᱩᱨᱚᱛ᱾ ᱡᱮᱢᱚᱱ ᱫᱩᱦᱲᱟᱹ ᱮᱴᱟᱜ ᱫᱤᱥᱚᱢ ᱨᱤᱱ ᱟᱵᱚ ᱠᱚ ᱪᱮᱛᱟᱱ ᱨᱮ ᱟᱞᱚ ᱠᱚ ᱨᱟᱡᱚᱥᱴᱤ᱾ ᱟᱵᱚᱣᱟᱜ ᱫᱤᱥᱚᱢ ᱟᱵᱚᱣᱟᱜ ᱥᱟᱥᱚᱱ ᱞᱟᱹᱜᱤᱫ ᱛᱮᱭᱟᱨ ᱮᱱᱟ ᱥᱚᱢᱵᱤᱫᱷᱟᱱ᱾ ᱫᱩ ᱵᱚᱪᱷᱚᱨ ᱮᱜᱟᱨᱚ ᱢᱟᱥ ᱟᱴᱷᱟᱨᱚ ᱫᱤᱱ ᱞᱟᱜᱟᱣ ᱮᱱᱟ ᱥᱚᱢᱵᱤᱫᱷᱟᱱ ᱛᱮᱭᱟᱨ ᱞᱟᱹᱜᱤᱫ᱾ ᱛᱮᱨᱚ ᱴᱤ ᱠᱚᱢᱤᱴᱤ ᱠᱚ ᱥᱮᱞᱮᱫ ᱮᱱᱟ ᱚᱱᱟ ᱠᱟᱹᱢᱤ ᱨᱮ᱾ ᱚᱱᱟ ᱠᱚ ᱢᱚᱫᱽ ᱨᱮ ᱢᱤᱫ ᱢᱩᱠᱷᱤᱭᱟᱹ ᱰᱨᱟᱯᱴᱤᱝ ᱠᱚᱢᱤᱴᱤ ᱛᱟᱦᱮᱸ ᱠᱟᱱᱟ ᱚᱱᱟ ᱠᱚᱢᱤᱴᱤ ᱨᱤᱱᱤᱡ ᱪᱮᱭᱟᱨᱢᱮᱱ ᱠᱤᱱ ᱛᱟᱦᱮᱸ ᱠᱟᱱᱟ ᱰᱚᱠᱴᱚᱨ ᱵᱷᱤᱢᱨᱟᱣ ᱟᱢᱵᱮᱫᱠᱚᱨ ᱛᱤᱠᱤᱱ ᱩᱱᱠᱤᱱ ᱜᱮ ᱥᱚᱢᱵᱤᱫᱷᱟᱱ ᱨᱤᱱᱤᱡ ᱵᱟᱵᱟ ᱦᱚᱸᱠᱚ ᱧᱩᱢᱮᱭᱟ ᱩᱱᱠᱩ ᱡᱚᱛᱚ ᱦᱚᱲ ᱥᱤᱧ ᱧᱤᱫᱟᱹ ᱠᱷᱟᱴᱟᱣ ᱠᱟᱛᱮ ᱫᱩ ᱵᱚᱪᱷᱚᱨ ᱮᱜᱟᱨᱚ ᱢᱟᱥ ᱟᱴᱷᱟᱨᱚ ᱫᱤᱱ ᱨᱮ ᱥᱚᱢᱵᱤᱫᱷᱟᱱ ᱠᱚ ᱵᱮᱱᱟᱣ ᱯᱩᱨᱟᱹᱣ ᱠᱮᱫᱟ ᱚᱱᱟ ᱫᱤᱱ ᱫᱚ ᱪᱷᱚᱵᱵᱤᱥ ᱱᱚᱵᱷᱮᱢᱵᱚᱨ ᱩᱱᱤᱥᱥᱚ ᱚᱱᱯᱚᱪᱟᱥ ᱥᱟᱞ ᱛᱟᱦᱮᱸ ᱠᱟᱱᱟ ᱢᱮᱱᱠᱷᱟᱱ ᱚᱱᱟ ᱩᱪᱷᱱᱟᱹᱣ ᱨᱮᱱᱟᱝ ᱠᱚ ᱫᱤᱱ ᱫᱚᱨᱡᱟ ᱠᱮᱫᱟ ᱪᱷᱟᱵᱵᱤᱥ ᱡᱟᱱᱩᱣᱟᱨᱤ ᱩᱱᱤᱥᱥᱚ ᱯᱚᱪᱟᱥ ᱥᱟᱞ ᱪᱮᱫᱟᱜ ᱡᱮ ᱤᱱᱟᱹ ᱢᱟᱦᱟ ᱟᱵᱚ ᱥᱤᱢᱵᱚᱞᱤᱠ ᱤᱱᱰᱤᱯᱮᱱᱰᱮᱱᱥ ᱰᱮ ᱵᱚᱱ ᱢᱟᱱᱟᱣᱮᱫ ᱛᱟᱦᱮᱸ ᱠᱟᱱᱟ ᱟᱵᱚᱣᱟᱜ ᱛᱤᱨᱮ ᱟᱵᱚᱣᱟᱜ ᱥᱟᱥᱚᱱ ᱥᱚᱢᱵᱤᱫᱷᱟᱱ ᱮᱢᱮᱱᱟ ᱤᱱᱟᱹ ᱦᱤᱞᱚᱜ ᱡᱮ ᱚᱯᱷ ᱫᱟ ᱯᱤᱯᱚᱞ ᱯᱷᱚᱨ ᱫᱚ ᱯᱤᱯᱚᱞ ᱵᱟᱭ ᱫᱚ ᱯᱤᱯᱚᱞ ᱫᱩᱞᱟᱹᱲᱤᱭᱟᱹ ᱜᱚᱜᱚ ᱵᱟᱵᱟ ᱟᱨ ᱵᱚᱭᱦᱟ ᱢᱤᱥᱤ ᱠᱚ ᱵᱷᱟᱨᱚᱛ ᱥᱚᱢᱵᱤᱫᱷᱟᱱ ᱨᱮᱱᱟᱝ ᱟᱹᱱ ᱟᱹᱨᱤ ᱵᱚᱱ ᱵᱟᱛᱟᱣ ᱢᱟ ᱟᱯᱱᱟᱨ ᱵᱟᱧᱪᱟᱣ ᱨᱮᱱᱟᱝ ᱦᱚᱠ ᱦᱟᱛᱟᱣ ᱥᱟᱶᱛᱮ ᱮᱴᱟᱜ ᱠᱚᱦᱚᱸ ᱵᱟᱧᱪᱟᱣ ᱨᱮᱱᱟᱝ ᱦᱚᱠ ᱵᱚᱱ ᱮᱢᱟ ᱠᱚ ᱢᱟ ᱟᱹᱜᱤᱞ ᱦᱟᱯᱲᱟᱢ ᱠᱚᱣᱟᱜ ᱟᱲᱟᱝ ᱡᱟᱱᱟᱢ ᱫᱤᱥᱚᱢ ᱵᱷᱟᱨᱚᱛ ᱨᱮᱱᱟᱝ ᱟᱲᱟᱝ ᱥᱚᱨᱵᱮ ᱵᱷᱚᱵᱚᱱᱛᱩ ᱥᱩᱠᱷᱤᱱᱟᱦ